ᱛᱚ ᱛᱮᱦᱮᱧᱟᱜ ᱵᱞᱚᱜ ᱵᱷᱤᱰᱤᱭᱳ ᱨᱮ ᱥᱟᱱᱟᱢ ᱠᱚ ᱥᱟᱹᱜᱩᱱ ᱫᱟᱨᱟᱢ ᱛᱚ ᱱᱚᱜᱼᱚᱭ ᱧᱮᱞ ᱫᱟᱲᱮᱭᱟᱜ ᱠᱟᱱᱟ ᱯᱮ ᱡᱟᱢᱥᱮᱫᱽᱯᱩᱨ ᱥᱮᱴᱮᱞᱟᱭᱤᱴ ᱠᱷᱚᱱ ᱟᱨ ᱥᱮᱴᱮᱞᱟᱭᱤᱴ ᱠᱷᱚᱱ ᱪᱮᱫ ᱞᱮᱠᱟ ᱧᱮᱞᱚᱜ ᱠᱟᱱᱟ ᱤᱱᱟᱹ ᱯᱚᱨᱮ ᱞᱟᱛᱟᱨ ᱠᱷᱚᱱ ᱪᱮᱫ ᱞᱮᱠᱟ ᱧᱮᱞᱚᱜ ᱠᱟᱱᱟ ᱚᱱᱠᱟᱧ ᱫᱮᱠᱷᱟᱣ ᱯᱮᱭᱟ ᱛᱚ ᱧᱮᱞ ᱛᱟᱵᱚᱱ ᱯᱮ ᱪᱮᱫ ᱞᱮᱠᱟ ᱱᱚᱜᱼᱚᱭ ᱡᱩᱢᱮᱫ ᱟᱹᱧ ᱡᱩᱢᱮᱫ ᱟᱹᱧ ᱟᱨ ᱠᱟᱹᱡ ᱥᱩᱨᱤᱧ ᱟᱹᱜᱩᱭᱮᱫᱼᱟ ᱥᱩᱨᱩᱜ ᱠᱟᱱᱟ ᱟᱨ ᱠᱟᱹᱡ ᱛᱚ ᱱᱚᱜᱼᱚᱭ ᱧᱮᱞᱚᱜ ᱠᱟᱱᱟ ᱛᱚ ᱱᱚᱜᱼᱚᱭ ᱱᱚᱰᱮ ᱥᱚᱨᱮᱱ ᱵᱟᱹᱠᱩᱞ ᱵᱟᱲᱮ ᱜᱚᱰᱟ ᱚᱱᱟ ᱯᱚᱨᱮ ᱵᱚᱱ ᱧᱮᱞᱟ ᱪᱮᱫ ᱞᱮᱠᱟ ᱪᱮᱛᱟᱱ ᱠᱷᱚᱱ ᱥᱚᱨᱮᱱ ᱵᱟᱹᱠᱩᱞ ᱚᱱᱮ ᱫᱤᱞ ᱧᱮᱞᱚᱜ ᱠᱟᱱ ᱚᱱᱟ ᱠᱟᱱᱟ ᱤᱱᱟᱹ ᱯᱚᱨᱮ ᱱᱚᱣᱟ ᱦᱚᱨ ᱡᱟᱦᱟᱸ ᱪᱟᱞᱟᱣ ᱠᱟᱱᱟ ᱱᱚᱣᱟ ᱧᱮᱞᱟᱵᱚᱱ ᱦᱟᱸᱜ ᱪᱮᱛᱟᱱ ᱛᱮ ᱧᱮᱞᱚᱜ ᱠᱟᱱᱟ ᱢᱮᱱᱠᱷᱟᱱ ᱞᱟᱛᱟᱨ ᱛᱮ ᱪᱮᱫ ᱞᱮᱠᱟ ᱧᱮᱞᱚᱜᱼᱟ ᱱᱤᱛ ᱞᱮᱴᱮᱥᱴ ᱛᱮᱦᱮᱧ ᱦᱩᱭᱩᱜ ᱠᱟᱱᱟ ᱛᱤᱱ ᱱᱚᱵᱷᱮᱢᱵᱚᱨ ᱫᱩ ᱦᱟᱡᱟᱨ ᱵᱟᱭᱤᱥ ᱛᱚ ᱧᱮᱞᱟᱵᱚᱱ ᱪᱮᱫ ᱞᱮᱠᱟ ᱟᱨ ᱱᱚᱜᱼᱚᱭ ᱡᱟᱦᱟᱸ ᱠᱷᱟᱢᱵᱟ ᱯᱮ ᱧᱮᱞᱮᱫᱼᱟ ᱱᱚᱣᱟ ᱞᱟᱛᱟᱨ ᱠᱷᱚᱱ ᱱᱟᱜ ᱤᱧ ᱫᱮᱠᱷᱟᱣ ᱯᱮᱭᱟ ᱪᱮᱫ ᱞᱮᱠᱟ ᱧᱮᱞᱚᱜ ᱠᱟᱱᱟ ᱱᱚᱣᱟ ᱢᱟ ᱪᱮᱛᱟᱱ ᱠᱷᱚᱱ ᱧᱮᱞᱚᱜ ᱠᱟᱱᱟ ᱟᱨ ᱱᱚᱣᱟ ᱚᱲᱟᱜ ᱠᱚ ᱟᱨ ᱱᱚᱰᱮ ᱢᱩᱰᱩ ᱢᱮᱱᱟᱜᱼᱟ ᱢᱤᱫᱴᱟᱝ ᱱᱚᱜᱼᱚᱭ ᱛᱚ ᱧᱮᱞ ᱟᱵᱚᱱ ᱪᱮᱫ ᱞᱮᱠᱟ ᱞᱟᱛᱟᱨ ᱠᱷᱚᱱ ᱛᱚ ᱱᱚᱜᱼᱚᱭ ᱮᱦᱚᱵ ᱮᱱᱟ ᱱᱚᱰᱮ ᱠᱷᱚᱱ ᱜᱮ ᱵᱟᱦᱟ ᱟᱹᱰᱤ ᱪᱮᱦᱨᱟ ᱟᱨ ᱱᱚᱜᱼᱚᱭ ᱦᱩᱲᱩ ᱠᱚ ᱢᱮᱱᱟᱜᱼᱟ ᱱᱤᱛᱚᱜ ᱫᱚ ᱟᱹᱰᱤ ᱥᱚᱠᱛᱚ ᱱᱚᱛᱮ ᱠᱚ ᱪᱟᱥ ᱟᱠᱟᱫᱼᱟ ᱡᱟᱦᱟᱸ ᱪᱮᱛᱟᱱ ᱠᱷᱚᱱ ᱧᱮᱞᱚᱜ ᱠᱟᱱᱟ ᱛᱟᱦᱮᱱ ᱚᱱᱟᱜᱮ ᱞᱟᱛᱟᱨ ᱠᱷᱚᱱᱤᱧ ᱫᱮᱠᱷᱟᱣ ᱟᱯᱮ ᱠᱟᱱᱟ ᱟᱨ ᱱᱚᱜᱼᱚᱭ ᱟᱲᱮ ᱠᱟᱱᱟ ᱱᱚᱝᱠᱟᱛᱮ ᱱᱚᱜᱼᱚᱭ ᱦᱳᱲᱳ ᱠᱚ ᱪᱮᱫ ᱞᱮᱠᱟ ᱟᱹᱰᱤ ᱵᱷᱟᱹᱜᱤ ᱟᱹᱰᱤ ᱵᱷᱟᱹᱜᱤ ᱟᱹᱰᱤ ᱥᱚᱠᱛᱚ ᱠᱚ ᱪᱟᱥ ᱠᱟᱜᱼᱟ ᱛᱚ ᱱᱚᱣᱟ ᱠᱟᱱᱟ ᱦᱳᱲᱳ ᱠᱚ ᱱᱚᱜᱼᱚᱭ ᱧᱮᱞ ᱛᱟᱵᱚᱱ ᱯᱮ ᱪᱮᱫ ᱞᱮᱠᱟ ᱟᱹᱰᱤ ᱪᱮᱦᱨᱟ ᱜᱮ ᱦᱩᱭ ᱠᱟᱱᱟ ᱵᱤᱞᱤ ᱫᱚ ᱟᱹᱣᱨᱤ ᱵᱤᱞᱤᱜᱼᱟ ᱛᱚ ᱵᱤᱞᱤᱜ ᱞᱮᱠᱟᱱᱟᱜ ᱛᱚ ᱱᱚᱛᱮᱧ ᱫᱮᱠᱷᱟᱣ ᱟᱯᱮ ᱠᱟᱱᱟ ᱱᱚᱜᱼᱚᱭ ᱱᱚᱝᱠᱟᱛᱮ ᱟᱲᱮ ᱟᱲᱮ ᱛᱮ ᱟᱹᱰᱤ ᱪᱮᱦᱨᱟ ᱛᱟᱨᱟ ᱠᱚᱫᱚ ᱵᱤᱞᱤᱜ ᱠᱟᱱᱟ ᱟᱨ ᱛᱟᱨᱟ ᱠᱚᱫᱚ ᱟᱹᱣᱨᱤ ᱵᱤᱞᱤᱜᱼᱟ ᱱᱚᱝᱠᱟᱛᱮ ᱱᱚᱜᱼᱚᱭ ᱱᱚᱝᱠᱟᱛᱮ ᱟᱲᱮ ᱢᱮᱱᱟᱜᱼᱟ ᱟᱨ ᱱᱚᱛᱮ ᱨᱤᱧ ᱫᱮᱠᱷᱟᱣ ᱟᱯᱮᱭᱟ ᱪᱮᱫ ᱞᱮᱠᱟ ᱱᱚᱣᱟ ᱠᱚᱨᱮ ᱵᱟᱦᱟ ᱠᱚ ᱯᱮᱨᱮᱡ ᱩᱛᱟᱹᱨ ᱟᱠᱟᱱᱟ ᱮᱠᱫᱚᱢ ᱱᱚᱜᱼᱚᱭ ᱪᱮᱫ ᱱᱚᱣᱟ ᱵᱟᱦᱟ ᱪᱟᱥ ᱫᱚ ᱪᱮᱫ ᱠᱚ ᱢᱮᱱᱟ ᱤᱭᱟᱹ ᱪᱮᱫ ᱦᱟᱯᱮ ᱵᱟᱹᱧ ᱩᱭᱦᱟᱹᱨᱮᱜᱼᱟ ᱵᱤᱨ ᱠᱚᱱᱰᱷᱟ ᱵᱤᱨ ᱠᱚᱱᱰᱷᱟ ᱠᱟᱱᱟ ᱟᱨ ᱱᱚᱣᱟ ᱵᱟᱦᱟ ᱟᱹᱰᱤ ᱪᱮᱦᱨᱟ ᱧᱮᱞᱚᱜ ᱠᱟᱱᱟ ᱤᱱᱟᱹ ᱯᱚᱨᱮ ᱱᱚᱜᱼᱚᱭ ᱱᱚᱝᱠᱟᱛᱮ ᱠᱷᱟᱢᱵᱟᱧ ᱫᱮᱠᱷᱟᱣ ᱯᱮᱭᱟ ᱪᱮᱫ ᱞᱮᱠᱟ ᱡᱟᱦᱟᱸ ᱪᱮᱛᱟᱱ ᱠᱷᱚᱱ ᱧᱮᱞᱚᱜ ᱠᱟᱱᱟ ᱚᱱᱟ ᱱᱚᱜᱼᱚᱭ ᱱᱚᱰᱮ ᱡᱟᱦᱟᱸ ᱫᱚ ᱟᱹᱰᱤᱜᱮ ᱩᱥᱩᱞᱟ ᱚᱱᱟ ᱥᱩᱨ ᱠᱚᱨᱮ ᱫᱚ ᱱᱚᱝᱠᱟᱱ ᱩᱥᱩᱞᱟᱜ ᱜᱮ ᱵᱟᱹᱱᱩᱜᱼᱟ ᱮᱠᱫᱚᱢ ᱟᱹᱰᱤ ᱩᱥᱩᱞ ᱢᱟᱱᱮ ᱡᱟᱦᱟᱸ ᱛᱤᱱᱟᱹᱜ ᱦᱩᱰᱤᱧ ᱛᱟᱨ ᱢᱮᱱᱟᱜᱼᱟ ᱚᱱᱟ ᱠᱷᱚᱱ ᱪᱮᱛᱟᱱ ᱛᱮ ᱪᱟᱞᱟᱣ ᱠᱟᱱᱟ ᱱᱚᱣᱟ ᱫᱚ ᱱᱚᱜᱼᱚ ᱱᱚᱝᱠᱟᱛᱮ ᱱᱚᱰᱮ ᱫᱚ ᱱᱟᱹᱞᱤ ᱠᱟᱱᱟ ᱟᱨ ᱱᱟᱹᱞᱤ ᱡᱟᱦᱟᱸ ᱠᱟᱱᱟ ᱱᱚᱜᱼᱚᱭ ᱧᱮᱞ ᱯᱮ ᱨᱚᱦᱚᱲ ᱟᱠᱟᱱᱟ ᱱᱤᱛᱚᱜ ᱫᱟᱜ ᱵᱟᱠᱚ ᱟᱲᱟᱜ ᱟᱠᱟᱫᱼᱟ ᱱᱚᱜᱼᱚᱭ ᱟᱨ ᱱᱟᱛᱮ ᱫᱚ ᱪᱟᱞᱟᱜᱼᱟ ᱤᱱᱟᱹ ᱯᱚᱨᱮ ᱟᱨᱦᱚᱸ ᱱᱚᱛᱮ ᱛᱚ ᱟᱹᱰᱤ ᱜᱟᱡᱟᱲ ᱟᱠᱟᱱᱟ ᱜᱟᱡᱟᱲ ᱪᱟᱵᱟ ᱟᱠᱟᱱᱟ ᱧᱮᱞᱮᱜᱼᱟ ᱛᱤᱱᱟᱹᱜ ᱥᱟᱺᱜᱤᱧ ᱫᱮᱠᱷᱟᱣ ᱫᱟᱲᱮᱭᱟᱯᱮ ᱠᱟᱱᱟ ᱛᱚ ᱱᱚᱝᱠᱟᱛᱮ ᱦᱚᱨ ᱢᱮᱱᱟᱜᱼᱟ ᱱᱚᱜᱼᱚᱭ ᱟᱹᱰᱤ ᱜᱟᱡᱟᱲ ᱟᱠᱟᱱᱟ ᱯᱩᱨᱟᱹᱧ ᱫᱮᱠᱷᱟᱣ ᱫᱟᱲᱮᱭᱟᱯᱮ ᱠᱟᱱᱟ ᱪᱮ ᱦᱟᱸᱜ ᱵᱟᱝᱟ ᱛᱚ ᱱᱚᱜᱼᱚᱭ ᱱᱚᱜᱼᱚᱭ ᱱᱚᱰᱮ ᱠᱩᱧ ᱢᱤᱫᱴᱮᱡ ᱢᱮᱱᱟᱜᱼᱟ ᱠᱩᱧ ᱱᱚᱰᱮ ᱩᱢ ᱵᱟᱲᱟᱜ ᱟᱠᱚ ᱡᱚᱛᱚᱜᱮ ᱩᱢᱩᱜ ᱟᱠᱚ ᱡᱷᱟᱨᱱᱟ ᱞᱮᱠᱟ ᱱᱚᱰᱮ ᱫᱚ ᱥᱮᱛᱮᱧᱚᱜᱼᱟ ᱱᱚᱜᱼᱚᱭ ᱱᱚᱰᱮ ᱟᱨ ᱱᱚᱜᱼᱚᱭ ᱫᱟᱜ ᱟᱨ ᱦᱟᱱᱮ ᱠᱷᱟᱢᱵᱟ ᱧᱮᱞᱚᱜ ᱠᱟᱱᱟ ᱧᱮᱞ ᱯᱮ ᱦᱟᱱᱮ ᱟᱹᱰᱤ ᱥᱟᱺᱜᱤᱧ ᱧᱟᱞᱟᱫ ᱜᱮ ᱛᱚ ᱱᱚᱣᱟ ᱫᱚ ᱠᱩᱧ ᱠᱟᱱᱟ ᱡᱷᱟᱨᱱᱟ ᱞᱮᱠᱟ ᱥᱮ ᱛᱮᱧ ᱟᱨ ᱱᱚᱜᱼᱚᱭ ᱦᱩᱲᱩ ᱛᱚ ᱟᱹᱰᱤ ᱜᱟᱡᱟᱲ ᱢᱩᱰᱩ ᱡᱟᱦᱟᱸ ᱥᱤᱛᱩᱝ ᱡᱟᱹᱯᱩᱫ ᱫᱤᱱ ᱜᱮ ᱞᱤᱸᱡᱤᱱᱟ ᱡᱷᱤᱯᱤᱨ ᱫᱟᱜ ᱛᱮ ᱵᱟᱱᱚᱜᱼᱟ ᱚᱱᱟ ᱵᱟᱹᱧ ᱫᱮᱠᱷᱟᱣ ᱫᱟᱲᱮᱭᱟᱜ ᱯᱮᱭᱟ ᱛᱚ ᱱᱮᱠᱥᱴ ᱟᱜ ᱨᱤᱧ ᱫᱮᱠᱷᱟᱣ ᱯᱮᱭᱟ ᱛᱮᱦᱮᱧᱟᱜ ᱫᱚ ᱱᱤᱱᱟᱹᱜ ᱜᱮ ᱱᱮᱠᱥᱴ ᱨᱮᱵᱚᱱ ᱧᱮᱞᱟ